ᱥᱟᱱᱟᱢ ᱧᱮᱧᱮᱞᱤᱭᱟᱹ ᱜᱟᱛᱮ ᱠᱚ ᱡᱚᱦᱟᱨ ᱜᱮ ᱛᱚᱵᱮ ᱜᱟᱛᱮ ᱠᱚ ᱛᱮᱦᱮᱧ ᱫᱚ ᱥᱮᱴᱮᱨ ᱦᱩᱭ ᱟᱠᱟᱱᱟ ᱞᱩᱜᱩᱵᱩᱨᱩ ᱜᱷᱟᱱᱴᱟ ᱵᱟᱲᱮ ᱛᱮ ᱟᱨ ᱱᱚᱰᱮ ᱵᱚᱱ ᱵᱟᱲᱟᱭ ᱜᱮᱭᱟ ᱟᱵᱚᱨᱮᱱ ᱡᱟᱦᱟᱸ ᱥᱟᱨᱱᱟ ᱫᱷᱚᱞᱚᱢ ᱥᱟᱨᱱᱟ ᱫᱷᱚᱨᱚᱢ ᱡᱟᱦᱟᱸ ᱛᱤᱱᱟᱹᱜ ᱜᱮ ᱦᱚᱲ ᱠᱚ ᱢᱟᱱᱟᱣ ᱛᱟᱦᱮᱱᱟ ᱩᱱᱠᱩ ᱱᱚᱰᱮ ᱟᱹᱰᱤ ᱜᱟ ᱜᱟᱫᱮᱞ ᱜᱟᱫᱮᱞ ᱱᱚᱰᱮ ᱠᱚ ᱥᱮᱴᱮᱨᱚᱜ ᱛᱟᱦᱮᱱᱟ ᱞᱟᱠᱷᱚ ᱥᱚᱝᱠᱷᱭᱟ ᱨᱮ ᱦᱚᱲ ᱠᱚ ᱥᱮᱴᱮᱨᱚᱜ ᱛᱟᱦᱮᱱᱟ ᱟᱨ ᱚᱱᱟ ᱠᱷᱟᱹᱛᱤᱨ ᱛᱮᱜᱮ ᱱᱚᱰᱮ ᱛᱷᱚᱲᱟ ᱦᱚᱲ ᱠᱚ ᱵᱩᱨᱩ ᱠᱚ ᱫᱮᱡᱚᱜ ᱛᱟᱦᱮᱱᱟ ᱱᱚᱰᱮ ᱵᱟᱨᱚ ᱠᱤᱞᱳᱢᱤᱴᱟᱨ ᱵᱩᱨᱩ ᱢᱮᱱᱟᱜᱼᱟ ᱨᱟᱠᱟᱵ ᱯᱷᱤᱨ ᱯᱷᱮᱰ ᱚᱱᱟ ᱞᱟᱹᱜᱤᱫ ᱛᱮ ᱛᱷᱚᱲᱟ ᱵᱚᱦᱩᱛ ᱩᱱᱠᱩ ᱥᱟᱶᱛᱮ ᱡᱟᱦᱟᱸ ᱮᱴᱠᱮᱴᱚᱬᱮ ᱦᱩᱭᱩᱜ ᱛᱟᱦᱮᱱᱟ ᱚᱱᱟ ᱠᱚ ᱢᱮᱴᱟᱣ ᱞᱟᱹᱜᱤᱫ ᱛᱮ ᱚᱱᱟ ᱠᱚ ᱥᱟᱯᱷᱟ ᱞᱟᱹᱜᱤᱫ ᱛᱮ ᱥᱮ ᱩᱱᱠᱩ ᱠᱚ ᱜᱚᱲᱚ ᱠᱚ ᱞᱟᱹᱜᱤᱫ ᱛᱮ ᱱᱚᱰᱮ ᱟᱵᱚ ᱨᱮᱱ ᱜᱚᱢᱠᱮ ᱠᱚ ᱟᱹᱰᱤ ᱵᱮᱥ ᱠᱮᱢᱯ ᱠᱚ ᱞᱟᱜᱟᱣ ᱠᱟᱫᱟ ᱵᱟᱝᱢᱟ ᱯᱷᱨᱤ ᱢᱮᱰᱤᱠᱮᱞ ᱨᱤᱞᱤᱯᱷ ᱠᱮᱢᱯ ᱠᱚ ᱞᱟᱜᱟᱣ ᱠᱟᱫᱟ ᱛᱚ ᱟᱹᱰᱤ ᱟᱹᱰᱤ ᱥᱟᱨᱦᱟᱣ ᱵᱚᱱ ᱪᱟᱞ ᱟᱠᱚᱣᱟ ᱟᱵᱚᱣᱟᱜ ᱦᱟᱸᱥᱫᱟ ᱞᱟᱭᱤᱵᱷ ᱤᱭᱩᱴᱩᱵᱽ ᱪᱮᱱᱮᱞ ᱯᱟᱦᱴᱟ ᱥᱮᱫ ᱠᱷᱚᱱᱟᱜ ᱛᱚ ᱫᱮᱞᱟ ᱱᱩᱠᱩ ᱦᱚᱛᱮᱡ ᱛᱮᱜᱮ ᱵᱚᱱ ᱵᱟᱲᱟᱭ ᱧᱟᱢᱟ ᱵᱟᱝᱢᱟ ᱠᱤ ᱱᱚᱣᱟ ᱪᱮᱫ ᱞᱮᱠᱟ ᱠᱚ ᱠᱩᱨᱩᱢᱩᱴᱩ ᱠᱟᱫᱟ ᱛᱚ ᱜᱚᱢᱠᱮ ᱟᱵᱮᱱ ᱪᱮᱫ ᱪᱮᱫ ᱱᱚᱰᱮ ᱠᱮᱢᱯ ᱵᱮᱱ ᱞᱟᱜᱟᱣ ᱠᱟᱜᱼᱟ ᱱᱚᱣᱟ ᱟᱞᱮ ᱫᱚ ᱫᱤᱥᱚᱢ ᱯᱷᱟᱣᱩᱱᱰᱮᱥᱚᱱ ᱯᱟᱥᱴᱟ ᱥᱮᱫ ᱠᱷᱚᱱ ᱵᱟᱨᱭᱟ ᱠᱮᱢᱯ ᱞᱮ ᱞᱟᱜᱟᱣ ᱠᱟᱜᱼᱟ ᱢᱤᱫᱴᱤᱡ ᱫᱚ ᱦᱩᱭᱱᱟ ᱮᱠᱷᱮᱱ ᱯᱚᱞᱟᱛᱮ ᱛᱟᱵᱮᱱ ᱜᱩᱲ ᱪᱷᱳᱞᱟ ᱦᱟᱹᱴᱤᱧ ᱟᱨ ᱫᱚᱥᱟᱨ ᱫᱚ ᱮᱠᱷᱮᱱ ᱯᱚᱞᱟᱛᱮ ᱨᱟᱱ ᱦᱟᱹᱴᱤᱧ ᱞᱟᱹᱜᱤᱫ ᱞᱮ ᱡᱚᱢᱟ ᱟᱵᱚ ᱥᱟᱱᱟᱢ ᱠᱚᱜᱮ ᱵᱚᱱ ᱵᱟᱰᱟᱭᱟ ᱡᱮ ᱱᱚᱣᱟ ᱫᱚ ᱞᱩᱜᱩᱵᱩᱨᱩ ᱫᱚ ᱟᱵᱚᱣᱟᱜ ᱡᱚᱛᱚ ᱠᱷᱚᱱ ᱪᱮᱛᱟᱱ ᱫᱷᱟᱯ ᱨᱮᱭᱟᱜ ᱢᱤᱫᱴᱤᱡ ᱫᱷᱚᱨᱚᱢ ᱡᱟᱭᱜᱟ ᱠᱟᱱᱟ ᱟᱨ ᱱᱚᱰᱮ ᱡᱟᱦᱟᱸᱭ ᱜᱮ ᱱᱚᱰᱮ ᱵᱚᱸᱜᱟ ᱵᱩᱨᱩ ᱞᱟᱹᱜᱤᱫ ᱠᱚ ᱦᱤᱡᱩᱜ ᱠᱟᱱᱟ ᱫᱤᱥᱚᱢ ᱫᱤᱥᱚᱢ ᱠᱷᱚᱱ ᱦᱚᱲ ᱠᱚ ᱦᱤᱡᱩᱜ ᱠᱟᱱᱟ ᱩᱱᱠᱩ ᱡᱟᱛᱮ ᱱᱟᱹᱭᱛᱮ ᱱᱟᱯᱟᱭ ᱛᱮ ᱞᱩᱜᱩ ᱵᱟᱵᱟᱣᱟᱜ ᱫᱚᱨᱥᱚᱱ ᱵᱚᱸᱜᱟ ᱵᱩᱨᱩ ᱟᱨ ᱩᱱᱤᱭᱟᱜ ᱵᱟᱠᱷᱮᱲ ᱵᱤᱱᱛᱤ ᱠᱚ ᱠᱚᱨᱟᱣ ᱠᱟᱛᱮ ᱟᱠᱚ ᱡᱟᱦᱟᱸ ᱢᱤᱫᱴᱤᱡ ᱡᱮ ᱛᱮᱛᱟᱝ ᱛᱟᱦᱮᱱᱟ ᱟᱸᱥ ᱛᱟᱦᱮᱱᱟ ᱯᱨᱚᱥᱟᱫ ᱞᱮᱠᱟᱛᱮ ᱟᱫᱚ ᱚᱱᱟ ᱫᱚ ᱟᱞᱮ ᱫᱚ ᱱᱚᱣᱟ ᱫᱚ ᱢᱤᱫ ᱞᱩᱜᱩ ᱵᱟᱵᱟᱣᱟᱜ ᱯᱨᱚᱥᱟᱫ ᱞᱮᱠᱟᱛᱮ ᱱᱚᱣᱟ ᱫᱚᱞᱮ ᱦᱟᱹᱴᱤᱧ ᱟᱠᱚ ᱠᱟᱱᱟ ᱟᱨ ᱡᱟᱦᱟᱸᱭ ᱜᱮ ᱛᱤ ᱡᱟᱸᱜᱟ ᱵᱚᱦᱚᱜ ᱦᱟᱹᱥᱩ ᱞᱟᱡ ᱦᱟᱹᱥᱩ ᱠᱚ ᱦᱩᱭᱩᱜ ᱠᱟᱱᱟ ᱡᱟᱛᱮ ᱚᱱᱟ ᱠᱷᱚᱱ ᱥᱚᱸᱜᱮ ᱩᱱᱤ ᱥᱚᱸᱜᱮ ᱵᱮᱥᱚᱜ ᱢᱟᱭ ᱚᱱᱟ ᱞᱟᱹᱜᱤᱫ ᱢᱤᱫᱴᱤᱡ ᱱᱚᱰᱮ ᱦᱚᱸ ᱟᱞᱮ ᱢᱮᱰᱤᱠᱮᱞ ᱠᱮᱢᱯ ᱦᱚᱸᱞᱮ ᱠᱚᱨᱟᱣ ᱠᱟᱜᱼᱟ ᱟᱵᱮᱱᱟᱜ ᱩᱯᱨᱩᱢ ᱫᱚ ᱟᱹᱞᱤᱧᱟᱜ ᱩᱯᱨᱩᱢ ᱫᱚ ᱫᱤᱥᱚᱢ ᱯᱷᱟᱣᱩᱱᱰᱮᱥᱚᱱ ᱨᱤᱱᱤᱡ ᱥᱩᱛᱨᱮᱛ ᱠᱟᱱᱟᱞᱤᱧ ᱟᱪᱪᱷᱟ ᱛᱚ ᱱᱚᱣᱟ ᱫᱚ ᱛᱤᱱᱟᱹᱜ ᱦᱚᱲ ᱛᱮᱯᱮ ᱞᱤᱰ ᱮᱫ ᱠᱟᱱᱟ ᱱᱚᱣᱟ ᱫᱚ ᱞᱤᱰ ᱫᱚ ᱱᱚᱝᱠᱟ ᱫᱚ ᱟᱞᱮ ᱡᱟᱦᱟᱸ ᱥᱚᱝᱜᱚᱴᱷᱚᱱ ᱢᱮᱱᱟᱜᱼᱟ ᱱᱚᱣᱟ ᱫᱚ ᱫᱤᱥᱚᱢ ᱦᱚᱲᱟᱜ ᱜᱚᱲᱚ ᱛᱮᱜᱮ ᱪᱟᱞᱟᱜ ᱠᱟᱱᱟ ᱟᱨ ᱫᱤᱥᱚᱢ ᱦᱚᱲᱟᱜ ᱜᱚᱲᱚ ᱛᱮᱜᱮ ᱟᱨ ᱩᱱᱠᱩᱣᱟᱜ ᱤᱭᱟᱹ ᱛᱮᱜᱮ ᱱᱚᱣᱟ ᱟᱥᱤᱨᱵᱟᱫᱽ ᱛᱮᱜᱮ ᱱᱚᱣᱟ ᱫᱚᱞᱮ ᱪᱟᱞᱟᱣᱮᱫᱼᱟ ᱛᱚ ᱟᱹᱰᱤ ᱱᱟᱯᱟᱭ ᱟᱨᱦᱚᱸ ᱱᱚᱝᱠᱟ ᱠᱮᱢᱯ ᱱᱚᱰᱮ ᱥᱩᱢᱩᱝ ᱯᱮ ᱞᱟᱜᱟᱣ ᱠᱚᱥᱟ ᱟᱨᱦᱚᱸ ᱡᱟᱦᱟᱸ ᱠᱚᱨᱮ ᱱᱤᱛᱚᱜ ᱢᱟ ᱢᱚᱴᱟᱢᱩᱴᱤ ᱱᱚᱰᱮ ᱥᱩᱢᱩᱝ ᱜᱮ ᱟᱫᱚ ᱱᱚᱣᱟ ᱠᱮᱢᱯ ᱫᱚ ᱟᱞᱮ ᱜᱮᱞ ᱥᱮᱨᱢᱟ ᱠᱷᱚᱱ ᱱᱚᱝᱠᱟ ᱜᱮᱞᱮ ᱥᱮᱵᱟ ᱤᱫᱤᱭᱮᱫᱼᱟ ᱱᱚᱰᱮ ᱫᱚ ᱱᱚᱣᱟ ᱨᱮ ᱡᱟᱦᱟᱸ ᱛᱤᱱᱟᱹᱜ ᱫᱤᱥᱚᱢ ᱦᱚᱲ ᱠᱚ ᱢᱮᱱᱟᱜ ᱠᱚᱣᱟ ᱱᱩᱠᱤᱱ ᱢᱮᱱᱟᱜ ᱠᱤᱱᱟ ᱱᱩᱠᱤᱱ ᱪᱤᱞᱤ ᱤᱭᱟᱹ ᱨᱟᱡᱤᱵ ᱨᱟᱡᱤᱵ ᱥᱚᱨᱮᱱ ᱨᱟᱡᱤᱵ ᱥᱚᱨᱮᱱ ᱱᱚᱝᱠᱟᱱ ᱠᱚ ᱟᱨᱦᱚᱸ ᱜᱟᱛᱮ ᱠᱚ ᱢᱮᱱᱟᱜ ᱠᱚᱣᱟ ᱱᱩᱠᱩᱣᱟᱜ ᱜᱚᱲᱚ ᱛᱮᱜᱮ ᱟᱨ ᱱᱩᱠᱩᱣᱟᱜ ᱠᱩᱨᱩᱢᱩᱴᱩ ᱛᱮᱜᱮ ᱱᱚᱣᱟ ᱠᱟᱹᱢᱤ ᱫᱚ ᱥᱚᱢᱵᱷᱚᱵ ᱦᱩᱭ ᱟᱠᱟᱱᱟ ᱟᱪᱪᱷᱟ ᱱᱩᱭᱴᱟᱜ ᱜᱚᱝᱠᱮ ᱵᱚᱱ ᱠᱩᱞᱤᱭᱟ ᱛᱚ ᱱᱚᱣᱟ ᱠᱮᱢᱯ ᱠᱮ ᱟᱞᱟᱣᱟ ᱟᱯᱮ ᱟᱯᱱᱟᱨᱟᱜ ᱡᱟᱦᱟᱸ ᱤᱭᱟᱹ ᱫᱚ ᱢᱚᱛᱞᱚᱵ ᱠᱟᱹᱢᱤ ᱦᱚᱨᱟ ᱚᱱᱟ ᱠᱚᱫᱚ ᱪᱮᱫ ᱠᱚ ᱠᱟᱱ ᱛᱟᱯᱮᱭᱟ ᱱᱚᱣᱟ
ᱡᱚᱛᱚ ᱠᱷᱚᱱ ᱢᱟᱲᱟᱝ ᱛᱮ ᱟᱹᱵᱤᱱᱟᱜ ᱪᱮᱱᱮᱞ ᱨᱤᱱ ᱡᱟᱦᱟᱸ ᱛᱤᱱᱟᱹᱜ ᱜᱮ ᱫᱚᱨᱥᱚᱠ ᱟᱵᱚ ᱥᱟᱶᱛᱟᱨᱤ ᱠᱚ ᱢᱮᱱᱟᱜ ᱠᱚᱣᱟ ᱦᱮᱸ ᱩᱱᱠᱩ ᱠᱚ ᱟᱭᱢᱟ ᱱᱚᱣᱟ ᱞᱩᱜᱩ ᱵᱩᱨᱩ ᱨᱮ ᱥᱟᱨᱦᱟᱣ ᱥᱟᱹᱜᱩᱱ ᱫᱟᱨᱟᱢ ᱟᱹᱞᱤᱧ ᱯᱟᱦᱴᱟ ᱥᱮᱫ ᱠᱷᱚᱱ ᱱᱚᱣᱟ ᱨᱮᱭᱟᱜ ᱛᱮᱞᱟ ᱫᱚ ᱱᱚᱣᱟ ᱦᱩᱭᱩᱜ ᱠᱟᱱᱟ ᱱᱩᱠᱤᱱ ᱜᱚᱢᱠᱮ ᱦᱚᱸ ᱢᱟᱪᱮᱫ ᱠᱟᱱᱟ ᱠᱤᱱ ᱟᱹᱞᱤᱧ ᱦᱚᱸ ᱢᱟᱪᱮᱫ ᱠᱟᱱᱟ ᱠᱤᱱ ᱟᱨ ᱱᱟᱹᱠᱤᱱ ᱜᱚᱢᱠᱮ ᱫᱚ ᱰᱚᱠᱴᱚᱨ ᱠᱟᱱᱟ ᱠᱤᱱ ᱟᱵᱚ ᱥᱟᱶᱛᱟ ᱨᱮ ᱱᱤᱛᱚᱜ ᱫᱚ ᱡᱚᱛᱚ ᱠᱷᱚᱱ ᱟᱹᱞᱤᱧᱟᱜ ᱩᱭᱦᱟᱹᱨ ᱛᱮ ᱡᱚᱛᱚ ᱠᱷᱚᱱ ᱢᱟᱨᱟᱝ ᱡᱤᱱᱤᱥ ᱫᱚ ᱥᱮᱪᱮᱫ ᱟᱨ ᱦᱚᱲᱢᱚ ᱱᱟᱯᱟᱭ ᱛᱟᱦᱮᱱᱟ ᱱᱤᱨᱟᱹᱭ ᱪᱤᱠᱟᱹᱛᱮ ᱵᱚᱱ ᱛᱟᱦᱮᱱᱟ ᱟᱫᱚ ᱱᱚᱣᱟ ᱟᱞᱮ ᱫᱤᱥᱚᱢ ᱯᱷᱟᱣᱩᱱᱰᱮᱥᱚᱱ ᱥᱮᱪᱮᱫ ᱪᱤᱠᱟᱹᱛᱮᱵᱚᱱ ᱥᱮᱪᱮᱫ ᱠᱚᱣᱟ ᱟᱨ ᱪᱮᱠᱟᱛᱮ ᱟᱵᱚ ᱱᱤᱨᱟᱹᱭ ᱵᱚᱱ ᱛᱟᱦᱮᱱᱟ ᱱᱚᱣᱟ ᱤᱫᱤ ᱠᱟᱛᱮ ᱜᱮ ᱟᱞᱮᱭᱟᱜ ᱩᱫᱤᱥᱟᱹ ᱠᱟᱹᱢᱤ ᱨᱮᱭᱟᱜ ᱩᱫᱤᱥᱟᱹ ᱫᱚ ᱱᱤᱭᱟᱹ ᱠᱟᱱᱟ ᱦᱮᱸ ᱛᱚ ᱟᱸᱡᱚᱢ ᱠᱮᱜᱼᱟ ᱵᱚᱱ ᱟᱹᱰᱤ ᱟᱹᱰᱤ ᱥᱟᱨᱦᱟᱣ ᱵᱚᱱ ᱪᱟᱞ ᱟᱠᱚᱣᱟ ᱵᱟᱝᱢᱟ ᱟᱵᱚ ᱵᱮᱥ ᱛᱮ ᱛᱟᱦᱮᱸ ᱞᱟᱹᱜᱤᱫ ᱛᱮ ᱪᱮᱫ ᱠᱚ ᱜᱟᱱᱚᱜ ᱠᱟᱱᱟ ᱥᱤᱪᱪᱷᱤᱛ ᱦᱩᱭᱩᱜ ᱞᱟᱹᱠᱛᱤ ᱠᱟᱱᱟ ᱛᱚ ᱥᱤᱪᱪᱷᱤᱛ ᱞᱮᱠᱟᱛᱮ ᱱᱚᱰᱮ ᱢᱟᱪᱮᱫ ᱦᱚᱸ ᱢᱮᱱᱟᱜ ᱠᱤᱱᱟ ᱥᱟᱶᱛᱮ ᱦᱚᱲᱢᱚ ᱦᱚᱸ ᱟᱹᱰᱤ ᱵᱮᱥ ᱛᱟᱦᱮᱸ ᱫᱚᱨᱠᱟᱨ ᱚᱱᱟ ᱠᱷᱟᱹᱛᱤᱨ ᱛᱮ ᱱᱚᱰᱮ ᱡᱟᱦᱟᱸ ᱰᱚᱠᱴᱚᱨ ᱦᱚᱸ ᱢᱮᱱᱟᱭ ᱛᱟᱵᱚᱱᱟ ᱛᱚ ᱱᱩᱠᱩ ᱠᱚ ᱜᱚᱲᱚ ᱥᱚᱯᱚᱦᱚᱫ ᱛᱮ ᱱᱩᱠᱩ ᱠᱚ ᱢᱤᱞᱟᱹᱣ ᱠᱟᱛᱮ ᱥᱮᱞᱮᱫ ᱠᱟᱛᱮ ᱱᱩᱠᱩ ᱠᱚ ᱟᱹᱰᱤ ᱵᱮᱥ ᱢᱤᱫᱴᱮᱱ ᱥᱟ- ᱮ, ᱢᱚᱛᱞᱚᱵ ᱠᱮᱢᱯ ᱠᱚ ᱪᱟᱹᱞᱩᱭᱮᱫ ᱠᱟᱱᱟ ᱱᱚᱰᱮ ᱞᱩᱜᱩᱵᱩᱨᱩ ᱨᱮ ᱟᱨ ᱱᱚᱝᱠᱟ ᱜᱮ ᱱᱩᱠᱩ ᱥᱚᱢᱟᱡᱽ ᱞᱟᱹᱜᱤᱫ ᱛᱮᱦᱚᱸ ᱮᱴᱟᱜ ᱡᱟᱭᱜᱟ ᱠᱚᱨᱮ ᱦᱚᱸ ᱱᱚᱝᱠᱟ ᱠᱮᱢᱯ ᱯᱮ ᱪᱟᱹᱞᱩ ᱟᱨ ᱟᱨ ᱢᱤᱫ ᱠᱟᱛᱷᱟ ᱡᱩᱫᱤ ᱥᱮᱪᱮᱫ ᱡᱩᱫᱤ ᱱᱟᱯᱟᱭ ᱵᱟᱭ ᱛᱟᱦᱮᱱᱟ ᱦᱚᱲᱢᱚ ᱡᱩᱫᱤ ᱱᱟᱯᱟᱭ ᱵᱟᱭ ᱛᱟᱦᱮᱱᱟ ᱮᱱᱠᱷᱟᱱ ᱫᱚ ᱚᱱᱟ ᱥᱚᱢᱟᱡᱽ ᱚᱱᱟ ᱥᱟᱶᱛᱟ ᱫᱚ ᱛᱤᱥ ᱦᱚᱸ ᱵᱟᱭ ᱞᱟᱦᱟ ᱞᱟᱦᱟ ᱫᱟᱲᱮᱭᱟᱜᱼᱟ ᱱᱚᱣᱟ ᱫᱚ ᱟᱹᱞᱤᱧᱟᱜ ᱩᱭᱦᱟᱹᱨ ᱠᱟᱱᱟ ᱟᱨ ᱱᱚᱝᱠᱟ ᱡᱩᱫᱤ ᱟᱵᱚ ᱱᱟᱯᱟᱭ ᱵᱚᱱ ᱥᱮᱪᱮᱫᱚᱜᱼᱟ ᱜᱤᱫᱽᱨᱟᱹ ᱯᱤᱫᱽᱨᱟᱹ ᱠᱚ ᱚᱞ ᱯᱟᱲᱦᱟᱣ ᱠᱚ ᱪᱮᱫᱚᱜᱼᱟ ᱮᱱᱠᱷᱟᱱ ᱟᱵᱚᱣᱟᱜ ᱡᱟᱦᱟᱸ ᱫᱷᱚᱨᱚᱢ ᱢᱮᱱᱟᱜᱼᱟ ᱫᱷᱚᱨᱚᱢ ᱡᱟᱦᱟᱸ ᱥᱟᱨᱱᱟ ᱫᱷᱚᱨᱚᱢ ᱵᱚᱱ ᱢᱮᱛᱟᱜ ᱠᱟᱱᱟ ᱱᱚᱣᱟ ᱚᱱᱟ ᱢᱟᱫᱽᱫᱷᱚᱢ ᱛᱮᱜᱮ ᱟᱵᱚ ᱫᱚ ᱞᱟᱦᱟ ᱥᱮᱫ ᱵᱚᱱ ᱤᱫᱤ ᱫᱟᱲᱮᱭᱟᱜᱼᱟ ᱵᱟᱝᱠᱷᱟᱱ ᱫᱚ ᱫᱤᱠᱩ ᱠᱚ ᱮᱴᱟᱜ ᱞᱮᱠᱟ ᱡᱮᱢᱚᱱ ᱟᱵᱚ ᱦᱚᱸ ᱫᱚ ᱚᱠᱚᱭ ᱤᱥᱟᱹᱭᱚᱜ ᱠᱟᱱᱟ ᱠᱚ ᱚᱠᱚᱭ ᱫᱚ ᱟᱨᱦᱚᱸ ᱮᱴᱟᱜ ᱮᱴᱟᱜ ᱫᱷᱚᱨᱚᱢ ᱠᱚ ᱯᱟᱸᱡᱟᱭᱮᱜᱼᱟ ᱠᱚ ᱚᱱᱟ ᱫᱷᱚᱨᱚᱢ ᱠᱷᱚᱱ ᱚᱣᱟᱨ ᱞᱟᱹᱜᱤᱫ ᱵᱟᱧᱪᱟᱣ ᱞᱟᱹᱜᱤᱫ ᱫᱚ ᱢᱤᱫ ᱢᱤᱫᱴᱤᱡ ᱜᱮ ᱦᱚᱨ ᱠᱟᱱᱟ ᱚᱱᱟ ᱫᱚ ᱥᱮᱪᱮᱫ ᱡᱚᱛᱚ ᱠᱷᱚᱱ ᱵᱟᱵᱚᱱ ᱥᱮᱪᱮᱫᱚᱜᱼᱟ ᱟᱨ ᱥᱮᱪᱮᱫ ᱞᱮᱱᱠᱷᱟᱱ ᱜᱮ ᱚᱱᱟ ᱨᱮᱭᱟᱜ ᱨᱮᱦᱮᱫ ᱠᱷᱚᱱ ᱮᱠᱫᱚᱢ ᱦᱟᱱᱮ ᱢᱩᱪᱟᱹᱫ ᱫᱷᱟᱹᱵᱤᱡ ᱡᱚᱛᱚᱣᱟᱜ ᱵᱚᱱ ᱵᱟᱲᱟᱭ ᱫᱟᱲᱮᱭᱟᱜᱼᱟ ᱛᱚᱵᱮ ᱮᱱᱟᱝ ᱟᱵᱚ ᱥᱟᱱᱛᱟᱲ ᱱᱚᱣᱟ ᱫᱷᱟᱹᱨᱛᱤ ᱨᱮ ᱱᱚᱣᱟ ᱡᱮᱜᱮᱛ ᱛᱟᱞᱟ ᱨᱮ ᱟᱵᱚᱣᱟᱜ ᱩᱯᱨᱩᱢ ᱵᱚᱱ ᱵᱟᱧᱪᱟᱣ ᱫᱚᱦᱚ ᱫᱟᱲᱮᱭᱟᱜᱼᱟ ᱱᱚᱣᱟ ᱠᱚ ᱫᱤᱥᱟᱹ ᱠᱟᱛᱮᱫ ᱜᱮ ᱟᱞᱮ ᱱᱚᱣᱟ ᱫᱚ ᱫᱤᱥᱚᱢ ᱯᱷᱟᱣᱩᱱᱰᱮᱥᱚᱱ ᱫᱚ ᱠᱟᱹᱢᱤᱭᱮᱫᱼᱟᱭ ᱡᱮ ᱱᱚᱣᱟ ᱠᱚᱫᱚ

ᱪᱤᱴ ᱪᱤᱯ ᱠᱳᱚᱨᱰᱤᱱᱮᱴᱚᱨ ᱥᱟᱶᱛᱮ ᱮᱡ ᱮ ᱢᱮᱰᱤᱠᱮᱞ ᱯᱨᱚᱯᱷᱮᱥᱚᱱᱟᱞ ᱨᱮᱦᱚᱸ ᱢᱮᱱᱟᱜ ᱞᱤᱧᱟ ᱚᱱᱟ ᱡᱟᱶᱛᱮ ᱟᱹᱞᱤᱧᱟᱜ ᱯᱳᱥᱴᱤᱝ ᱫᱚ ᱦᱟᱸᱜ ᱥᱤ ᱮᱪ ᱥᱤ ᱪᱟᱠᱩᱞᱤᱭᱟ
ᱨᱮ ᱱᱚᱰᱮ ᱛᱟᱹᱞᱤᱧ ᱯᱳᱥᱴᱤᱝ ᱫᱚ ᱱᱚᱣᱟ ᱟᱞᱮᱭᱟᱜ ᱤᱭᱟᱹ ᱡᱟᱦᱟᱸ ᱛᱤᱱᱟᱹᱜ ᱞᱟᱠᱷᱚ ᱞᱟᱠᱷᱚ ᱦᱚᱲ ᱠᱚ ᱦᱤᱡᱩᱜ ᱠᱟᱱᱟ ᱩᱱᱠᱩ ᱡᱟᱦᱟᱸ ᱢᱮᱰᱤᱠᱮᱞ ᱥᱮᱵᱟ ᱩᱱᱠᱩ ᱞᱟᱹᱜᱤᱫ ᱢᱟᱱᱮ ᱟᱞᱮ ᱴᱤᱢ ᱵᱮᱱᱟᱣ ᱠᱟᱛᱮ ᱦᱟᱸᱰᱮ ᱠᱷᱚᱱ ᱦᱮᱡ ᱠᱟᱛᱮ ᱟᱞᱮ ᱢᱟᱱᱮ ᱠᱚᱢ ᱥᱮ ᱠᱚᱢ ᱱᱚᱰᱮ ᱫᱩ ᱦᱟᱡᱟᱨ ᱠᱷᱚᱱ ᱪᱮᱛᱟᱱ ᱞᱮ ᱪᱤᱠᱤᱛᱥᱟ ᱞᱮ ᱮᱢᱟᱫ ᱠᱚᱣᱟ ᱪᱤᱠᱤᱛᱥᱟ ᱥᱮᱵᱟ ᱱᱚᱰᱮ ᱜᱮ ᱛᱟᱭ ᱵᱤ ᱯᱤ ᱠᱚᱢ ᱥᱮ ᱠᱚᱢ ᱛᱟᱦᱮᱸ ᱠᱟᱱᱟ ᱮᱠᱥᱚ ᱟᱹᱥᱤ ᱵᱟᱭ ᱮᱠᱥᱚ ᱫᱚᱥ ᱱᱚᱰᱮ ᱚᱸᱰᱮ ᱵᱷᱤᱸᱫᱟᱹᱲ ᱞᱮᱱᱟ ᱵᱟᱜᱟᱞ ᱨᱮᱜᱮ ᱩᱱᱤ ᱥᱚᱸᱜᱮ ᱱᱚᱰᱮ ᱠᱷᱚᱱ ᱞᱮ ᱨᱤᱞᱤᱯᱷ ᱠᱮᱫᱮᱭᱟ ᱢᱟᱱᱮ ᱟᱞᱮ ᱞᱮ ᱪᱟᱞᱟᱣ ᱮᱱᱟ ᱨᱟᱱ ᱠᱚᱞᱮ ᱮᱢᱟᱜ ᱫᱮᱭᱟ ᱴᱷᱤᱠ ᱮᱱᱟ ᱚᱱᱟ ᱞᱮ ᱩᱭᱦᱟᱹᱨ ᱠᱮᱜᱼᱟ ᱠᱤ ᱢᱮᱰᱤᱠᱮᱞ ᱫᱚ ᱟᱹᱰᱤ ᱡᱟᱹᱨᱩᱨᱤ ᱜᱮᱭᱟ ᱱᱚᱰᱮ ᱫᱚ ᱟᱹᱰᱤ ᱡᱟᱹᱨᱩᱨᱤ ᱜᱮᱭᱟ ᱫᱚᱥ ᱫᱚᱥ ᱠᱤᱞᱳᱢᱤᱴᱟᱨ ᱠᱚ ᱨᱟᱠᱟᱵ ᱠᱟᱱᱟ ᱟᱯ ᱰᱟᱣᱩᱱ ᱦᱳᱭ ᱯᱚᱸᱪᱤᱥ ᱠᱤᱞᱳᱢᱤᱴᱟᱨ ᱦᱩᱭᱩᱜ ᱠᱟᱱᱟ ᱦᱳᱭ ᱞᱟᱜᱽ ᱵᱷᱟᱜᱽ ᱞᱟᱜᱽ ᱵᱷᱟᱜᱽ ᱦᱩᱭᱩᱜ ᱠᱟᱱᱟ ᱤᱱᱟᱹᱜ ᱟᱯ ᱰᱟᱣᱩᱱ ᱦᱮᱡ ᱦᱮᱡ ᱛᱮᱜᱮ ᱢᱚᱛᱞᱚᱵ ᱱᱚᱰᱮ ᱟᱬᱜᱚ ᱛᱮᱜᱮ

ᱟᱭᱟᱜ ᱟᱯᱱᱟᱨ ᱡᱟᱦᱟᱸ ᱛᱤᱱᱟᱹᱜ ᱦᱩᱭ ᱫᱟᱲᱮᱭᱟᱜᱼᱟ ᱟᱯᱱᱟᱨ ᱥᱮᱫ ᱠᱷᱚᱱ ᱩᱱᱤ ᱠᱩᱨᱩᱢᱩᱴᱩ ᱱᱚᱰᱮ ᱯᱷᱨᱤ ᱛᱮ ᱮᱞᱟᱡᱽ ᱞᱟᱹᱜᱤᱫ ᱮ ᱠᱩᱨᱩᱢᱩᱴᱩᱭ ᱫᱚᱦᱚ ᱠᱮᱫ ᱛᱟᱵᱚᱱᱟ ᱛᱚ ᱟᱹᱰᱤ ᱟᱹᱰᱤ ᱥᱟᱨᱦᱟᱣ ᱵᱚᱱ ᱪᱟᱞᱮ ᱟᱵᱚᱣᱟᱜ ᱦᱟᱸᱥᱫᱟ ᱞᱟᱭᱤᱵᱷ ᱤᱭᱩᱴᱩᱵᱽ ᱪᱮᱱᱮᱞ ᱯᱟᱦᱴᱟ ᱥᱮᱫ ᱠᱷᱚᱱᱟᱜ ᱛᱚᱵᱮ ᱜᱚᱢᱠᱮ ᱛᱷᱚᱲᱟ ᱠᱟᱹᱴᱤᱡ ᱢᱳᱴᱤᱵᱷᱮᱥᱚᱱ ᱠᱟᱛᱷᱟ ᱞᱟᱹᱭ ᱠᱚ ᱛᱟᱵᱚᱱ ᱢᱮ ᱠᱤ ᱟᱹᱰᱤ ᱜᱟᱱ ᱦᱚᱲ ᱟᱵᱚ ᱥᱟᱱᱛᱟᱲ ᱵᱚᱭᱦᱟ ᱠᱚᱦᱚᱸ ᱠᱤ ᱰᱚᱠᱴᱚᱨ ᱢᱚᱛᱞᱚᱵ ᱠᱩᱠᱢᱩ ᱢᱟᱠᱚ ᱧᱮᱞ ᱛᱟᱦᱮᱱ ᱜᱮ ᱢᱮᱱᱠᱷᱟᱱ ᱱᱚᱣᱟ ᱞᱟᱹᱜᱤᱫ ᱛᱮ ᱥᱟᱹᱦᱤ ᱰᱟᱭᱨᱮᱠᱥᱚᱱ ᱫᱚ ᱪᱮᱫ ᱞᱮᱠᱟ ᱵᱚᱞᱮ ᱱᱚᱣᱟ ᱯᱨᱚᱯᱷᱮᱥᱚᱱᱟᱞ ᱨᱮᱫᱚ ᱡᱟᱦᱟᱸᱭ ᱜᱮ ᱦᱤᱡᱩᱜ ᱟᱭ ᱢᱟᱲᱟᱝ ᱢᱟ ᱢᱟᱲᱟᱝ ᱚᱱᱟ ᱥᱮᱵᱟ ᱵᱷᱟᱵᱽᱱᱟ ᱛᱟᱭ ᱛᱟᱦᱮᱱ ᱢᱟ ᱥᱮᱵᱟ ᱵᱷᱟᱵᱽᱱᱟ ᱞᱟᱵᱷ ᱟᱨ ᱞᱳᱵᱷ ᱫᱚ ᱵᱟᱝ ᱡᱩᱫᱤ ᱞᱟᱵᱷ ᱟᱨ ᱞᱳᱵᱷ ᱛᱟᱵᱤᱱ ᱛᱟᱦᱮᱱᱟ ᱮᱱᱠᱷᱟᱱ ᱫᱚ ᱥᱮᱵᱟ ᱫᱚ ᱛᱤᱥ ᱦᱚᱸ ᱵᱟᱵᱤᱱ ᱮᱢ ᱫᱟᱲᱮ ᱟᱠᱚᱣᱟ ᱚᱱᱟ ᱜᱮᱞᱤᱧ ᱢᱮᱱᱟ ᱡᱟᱦᱟᱸᱭ ᱱᱚᱣᱟ ᱯᱨᱚᱯᱷᱮᱥᱚᱱᱟᱞ ᱠᱚᱨᱮ ᱢᱮᱱᱟᱜ ᱠᱚᱣᱟ ᱠᱚᱢ ᱥᱮ ᱠᱚᱢ ᱟᱵᱚ ᱥᱚᱢᱟᱡᱽ ᱞᱟᱹᱜᱤᱫ ᱥᱚᱢᱟᱡᱽ ᱞᱟᱹᱜᱤᱫ ᱠᱷᱟᱥ ᱠᱟᱨ ᱟᱵᱚ ᱥᱚᱢᱟᱡᱽ ᱞᱟᱹᱜᱤᱫ ᱠᱤ ᱡᱟᱦᱟᱱᱟᱜ ᱵᱚ ᱪᱮᱠᱟᱭᱟ ᱡᱩᱫᱤ ᱮᱴᱟᱜ ᱯᱨᱚᱯᱷᱮᱥᱚᱱᱟᱞ ᱨᱮ ᱵᱟᱵᱚ ᱫᱟᱲᱮᱭᱟᱠᱚ ᱠᱟᱱ ᱠᱷᱟᱱ ᱱᱤᱭᱟᱹ ᱯᱨᱚᱯᱷᱮᱥᱚᱱᱟᱞ ᱨᱮᱫᱚ ᱢᱟᱱᱮ ᱡᱟᱦᱟᱸᱭ ᱜᱮ ᱱᱚᱣᱟ ᱯᱨᱚᱯᱷᱮᱥᱚᱱᱟᱞ ᱥᱮᱵᱟ ᱮᱢ ᱮᱠᱫᱚᱢ ᱩᱪᱤᱛ ᱠᱟᱱᱟ ᱱᱚᱣᱟ ᱠᱚ ᱢᱮᱱ ᱠᱟᱛᱮᱫ ᱟᱹᱞᱤᱧ ᱤᱭᱟᱹᱭᱮᱫᱼᱟ ᱟᱹᱰᱤ ᱥᱟᱨᱦᱟᱣ